ᱜᱩᱰ ᱢᱚᱨᱱᱤᱝ ᱜᱟᱛᱮ ᱠᱚ ᱥᱮᱛᱟᱜ ᱡᱚᱦᱟᱨ ᱪᱮᱫ ᱞᱮᱠᱟ ᱢᱮᱱᱟᱜ ᱯᱮᱭᱟ ᱟᱥᱚᱜ ᱠᱟᱹᱱᱟᱹ ᱡᱚᱛᱚ ᱦᱚᱲ ᱯᱮ ᱱᱟᱯᱟᱭ ᱜᱮᱭᱟ ᱟᱨ ᱟᱞᱮ ᱦᱚᱸᱞᱮ ᱱᱟᱯᱟᱭ ᱱᱟᱯᱟᱭ ᱜᱮᱭᱟ ᱟᱨ ᱦᱚᱞᱟ ᱞᱮ ᱦᱮᱡ ᱠᱟᱱᱟ ᱵᱟᱯᱞᱟ ᱚᱲᱟᱜ ᱠᱷᱚᱡ ᱨᱩᱣᱟᱹᱲ ᱦᱮᱡ ᱮᱱᱟᱞᱮ ᱟᱨ ᱛᱮᱦᱤᱧ ᱫᱚ ᱦᱚᱨ ᱨᱮᱜᱮ ᱢᱟᱢᱟ ᱛᱟᱠᱚ ᱢᱮᱱᱟᱜ ᱠᱚᱣᱟ ᱚᱸᱰᱮ ᱜᱮᱞᱮ ᱦᱮᱱᱟᱜ ᱞᱮᱭᱟ ᱛᱮᱦᱤᱧ ᱟᱫᱚ ᱱᱚᱰᱮ ᱦᱚᱞᱟ ᱧᱤᱫᱟᱹ ᱫᱚ ᱱᱚᱰᱮ ᱜᱮᱞᱮ ᱜᱤᱛᱤᱡ ᱮᱱᱟ ᱢᱟᱢᱟ ᱛᱟᱠᱚ ᱴᱷᱮᱱ ᱜᱮᱞᱮ ᱜᱤᱛᱤᱡ ᱮᱱᱟ ᱟᱫᱚ ᱮᱠᱫᱚᱢ ᱯᱩᱨᱟᱹ ᱦᱟᱸᱰᱮ ᱱᱟᱰᱮ ᱫᱟᱜ ᱛᱮ ᱜᱟᱞᱟ ᱠᱚ ᱮᱠᱫᱚᱢ ᱪᱟᱵᱟᱣ ᱟᱠᱟᱱ

ᱪᱟᱞᱟᱜ ᱩᱫᱩᱜ ᱟᱯᱮ ᱠᱟᱱᱟ ᱟᱨᱦᱚᱸ ᱱᱚᱰᱮ ᱱᱤᱛᱚᱜ ᱪᱮᱫ ᱠᱚᱞᱮ ᱪᱮᱠᱟᱭᱮᱫᱟ ᱱᱩᱠᱤᱱ ᱥᱤᱢ ᱥᱟᱺᱰᱤ ᱵᱟᱨᱭᱟ ᱡᱚᱱ ᱵᱟᱹᱵᱩ ᱥᱤᱢᱮ ᱯᱩᱴᱩᱨᱮᱫ ᱠᱤᱱᱟᱹ ᱚᱸᱰᱮ ᱚᱸᱰᱮᱞᱮ ᱫᱟᱠᱟᱭᱟ ᱚᱸᱰᱮ ᱱᱚᱸᱰᱮ ᱫᱚ ᱢᱟᱹᱢᱤ ᱠᱟᱱᱟᱭ ᱢᱟᱹᱢᱤ ᱦᱟᱱᱦᱟᱨᱤ ᱱᱚᱜᱼᱚᱭ ᱚᱸᱰᱮ ᱟᱨ ᱱᱚᱸᱰᱮ ᱯᱩᱥᱤ ᱜᱤᱛᱤᱡ ᱡᱤᱨᱟᱹᱣ ᱠᱟᱱᱟ ᱟᱨ ᱟᱹᱰᱤ ᱢᱟᱨᱟᱝ ᱦᱚᱸᱜᱼᱚ ᱱᱚᱝᱠᱟ ᱛᱮ ᱦᱮᱱᱟᱜ ᱛᱟᱠᱚᱣᱟ ᱚᱸᱰᱮ ᱠᱚᱨᱮ ᱥᱟᱦᱟᱱ ᱠᱚ ᱟᱭᱢᱟ ᱰᱷᱮᱨ ᱫᱟᱜ ᱫᱤᱱ ᱞᱟᱹᱜᱤᱫ ᱠᱚ ᱡᱚᱜᱟᱣ ᱠᱟᱫᱟ ᱦᱚᱸᱜᱼᱚᱭ ᱧᱮᱞ ᱫᱟᱲᱮᱭᱟᱜ ᱯᱮ ᱜᱟᱛᱮ ᱠᱚ ᱱᱚᱜᱼᱚᱭ ᱫᱟᱜ ᱵᱟᱠᱷᱨᱟ ᱫᱟᱜ ᱫᱤᱱ ᱵᱟᱠᱷᱨᱟ ᱥᱟᱦᱟᱱ ᱟᱭᱢᱟ ᱰᱷᱮᱨ ᱛᱟᱠᱚ ᱚᱱᱟ ᱵᱟᱫᱮ ᱚᱸᱰᱮ ᱢᱟᱢᱟ ᱱᱚᱸᱰᱮ ᱫᱩᱲᱩᱵ ᱡᱤᱨᱟᱹᱣ ᱚᱸᱰᱮ ᱢᱟᱢᱟ ᱪᱟ ᱧᱩᱭᱮᱫᱟ ᱟᱨ ᱢᱟᱹᱢᱤ ᱫᱚ ᱱᱚᱜᱼᱚ ᱱᱚᱸᱰᱮ ᱱᱩᱭ ᱦᱚᱸ ᱪᱟ ᱧᱩ ᱠᱟᱱᱟ ᱚᱸᱰᱮ ᱟᱨ ᱤᱱᱟᱹ ᱵᱟᱫᱮ ᱱᱚᱜᱼᱚᱭ ᱯᱩᱲᱤ ᱪᱮᱫ ᱞᱮᱠᱟ ᱞᱮ ᱵᱮᱱᱟᱣ ᱮᱫᱟ ᱱᱚᱜᱼᱚᱭ ᱟᱨ ᱦᱟᱱᱮ ᱧᱮᱞ ᱯᱮ ᱯᱷᱩᱞᱟᱹᱜ ᱠᱟᱱ ᱛᱟᱞᱮᱭᱟ ᱟᱹᱰᱤ ᱛᱟᱜᱲᱮ ᱧᱮᱞ ᱯᱮ ᱟᱹᱰᱤ ᱢᱚᱡᱽ ᱵᱟᱝ ᱦᱟᱭ ᱨᱮ ᱦᱟᱭ ᱟᱹᱰᱤ ᱯᱟᱠᱟ ᱪᱚᱦᱚᱨ ᱟᱹᱰᱤ ᱢᱚᱡᱽ ᱦᱩᱭᱮᱱ

ᱱᱤᱛ ᱫᱚ ᱯᱩᱲᱤ ᱞᱮ ᱵᱮᱱᱟᱣ ᱮᱫ ᱠᱟᱱ ᱛᱟᱦᱮᱸ ᱫᱚ ᱠᱟᱹᱨᱤᱜᱚᱨ ᱞᱮ ᱵᱚᱫᱚᱞ ᱠᱟᱱᱟ ᱟᱫᱚ ᱱᱤᱛ ᱫᱚ ᱱᱩᱭ ᱡᱩᱱᱤᱭᱚᱨ ᱠᱟᱹᱨᱤᱜᱚᱨ ᱧᱮᱞᱮ ᱛᱟᱞᱮ ᱯᱮ ᱥᱟᱹᱱᱤᱯ ᱵᱟᱹᱵᱩ ᱱᱚᱭ ᱦᱟᱱᱮ ᱧᱮᱞᱮ ᱯᱮ ᱚᱠᱟ ᱞᱮᱠᱟ ᱯᱩᱲᱤ ᱥᱟᱴᱟᱵ ᱫᱟᱲᱮ ᱛᱟᱞᱮ ᱠᱟᱱᱟ ᱧᱮᱞ ᱯᱮ ᱦᱟᱸᱜ ᱦᱟᱱᱮ ᱚᱱᱟ ᱵᱟᱰᱟᱭ ᱠᱟᱱᱟ ᱵᱚᱞᱮ ᱚᱱᱟ ᱥᱩᱱᱩᱢ ᱞᱟᱜᱟᱣ ᱠᱟᱛᱮ ᱵᱚᱞᱮ ᱚᱱᱟ ᱥᱟᱴᱟᱵ ᱦᱩᱭᱩᱜᱼᱟ

ᱦᱮᱸ ᱱᱚᱝᱠᱟ ᱜᱮ ᱜᱩᱯᱷᱟ ᱠᱚᱨᱮ ᱠᱚ ᱛᱟᱦᱮᱱ ᱠᱟᱱ ᱛᱟᱦᱮᱱᱟ ᱟᱫᱚ ᱱᱤᱛ ᱫᱚ ᱱᱚᱜᱼᱚᱭ ᱫᱤᱫᱤ ᱛᱟᱹᱠᱤᱱ ᱠᱤᱱ ᱫᱮᱡᱚᱜ ᱠᱟᱱᱟ ᱦᱟᱸᱜ ᱪᱮᱫ ᱞᱮᱠᱟ ᱠᱤᱱ ᱫᱮᱡ ᱫᱟᱲᱮᱜ ᱠᱟᱱᱟ ᱥᱮ ᱵᱟᱝ ᱚᱱᱟ ᱜᱮᱵᱚᱱ ᱧᱮᱞᱟ ᱵᱷᱤᱰᱤᱭᱳ ᱨᱮ ᱠᱚᱱᱴᱤᱱᱤᱭᱩ ᱛᱟᱦᱮᱱ ᱯᱮ ᱤᱱᱟᱹ ᱛᱮᱯᱮ ᱧᱮᱞ ᱠᱤᱱᱟᱹ ᱠᱤᱱ ᱫᱮᱡ ᱫᱟᱲᱮᱜ ᱠᱟᱱᱟ ᱥᱮ ᱵᱟᱹᱠᱤᱱ ᱫᱮᱡ ᱫᱟᱲᱮᱜ ᱠᱟᱱᱟ ᱜᱤᱫᱽᱨᱟᱹ ᱯᱮ ᱧᱮᱞ ᱫᱟᱲᱮ ᱠᱚᱣᱟ ᱟᱛᱳ ᱛᱮᱞᱮ ᱦᱮᱡ ᱠᱟᱱᱟ ᱟᱨ ᱱᱩᱠᱩ ᱜᱤᱫᱽᱨᱟᱹ ᱛᱤᱥ ᱦᱚᱸ ᱟᱛᱳ ᱨᱮᱱ ᱵᱟᱠᱚ ᱛᱟᱦᱮᱸ ᱞᱮᱜᱟᱣ ᱠᱟᱱᱟ ᱩᱱᱟᱹᱜ ᱰᱷᱮᱨ ᱫᱚ ᱟᱨ ᱢᱮᱱᱠᱷᱟᱡ ᱱᱩᱠᱩ ᱱᱩᱱᱟᱹᱜ ᱩᱥᱩᱞ ᱰᱩᱝᱨᱤ ᱨᱮᱠᱚ ᱫᱮᱡ ᱫᱟᱲᱮᱭᱟᱜ ᱠᱟᱱᱟ ᱥᱚᱭ ᱥᱟᱠᱛᱮ ᱦᱚᱸ ᱵᱚᱞᱮ ᱵᱚᱞᱮ ᱩᱱᱟᱹᱜ ᱨᱟᱹᱥᱠᱟᱹ ᱵᱚᱞᱮ ᱦᱮᱱᱟᱜ ᱠᱚᱣᱟ ᱱᱩᱠᱩ ᱟᱨ ᱱᱩᱠᱩ ᱫᱮᱡ ᱫᱟᱲᱮᱭᱟᱜ ᱠᱟᱱᱟ ᱟᱱᱟ ᱰᱩᱝᱨᱤ ᱨᱮ ᱵᱚᱞᱮ ᱠᱚ ᱢᱮᱱᱟ ᱵᱟᱡᱟᱨ ᱨᱮᱱ ᱛᱟᱦᱮᱱ ᱜᱤᱫᱽᱨᱟᱹ ᱠᱚ ᱯᱚᱞᱴᱨᱤ ᱜᱮᱭᱟ ᱞᱮᱠᱤᱱ ᱱᱟᱹᱭ ᱣᱟᱭᱥᱮ ᱵᱟᱛ ᱵᱟᱝ ᱠᱟᱱᱟ ᱵᱟᱡᱟᱨ ᱨᱮᱱ ᱛᱟᱦᱮᱱ ᱜᱤᱫᱽᱨᱟᱹ ᱵᱟᱠᱚ ᱯᱚᱞᱴᱨᱤᱭᱟ ᱫᱟᱲᱮ ᱜᱮᱭᱟ ᱠᱚ ᱛᱟᱦᱮᱱ ᱱᱩᱠᱤᱱ ᱫᱮᱡ ᱴᱷᱤᱠ ᱠᱟᱱᱟ ᱢᱮᱱᱠᱷᱟᱱ ᱱᱩᱠᱤᱱ ᱵᱟᱨᱭᱟ ᱱᱩᱠᱤᱱ ᱠᱤᱱ ᱨᱟᱠᱟᱵᱚᱜ ᱠᱟᱱᱟ ᱯᱩᱨᱟᱹ ᱡᱳᱨ ᱞᱟᱜᱟᱣ ᱨᱮ ᱢᱮᱱᱟᱜ ᱠᱤᱱᱟ ᱵᱚᱞᱮ ᱠᱚᱥᱤᱥ ᱫᱚ ᱯᱩᱨᱟᱹ ᱡᱳᱨ ᱨᱮ ᱢᱮᱱᱟᱜ ᱠᱤᱱᱟ ᱟᱨ ᱦᱟᱹᱱᱤ ᱦᱟᱸᱰᱮ ᱢᱤᱫᱴᱮᱡ ᱯᱮ ᱧᱮᱞ ᱫᱟᱲᱮᱭᱟ ᱦᱟᱹᱱᱤ ᱫᱚ ᱦᱟᱹᱱᱤ ᱨᱟᱠᱟᱵ ᱴᱷᱤᱠ ᱠᱟᱱᱟ ᱮᱠᱫᱚᱢ ᱯᱩᱨᱟᱹ ᱪᱚᱴ ᱚᱸᱰᱮ ᱫᱚ ᱞᱟᱦᱟ ᱨᱮᱜᱮ ᱦᱟᱹᱱᱤ ᱦᱟᱱᱛᱮ ᱜᱟᱛᱮ ᱠᱚ ᱦᱟᱹᱱᱤ ᱨᱟᱠᱟᱵ ᱠᱟᱱᱟ ᱦᱟᱹᱱᱤ ᱥᱟᱹᱱᱤ ᱦᱚᱸᱭ ᱫᱮᱡ ᱮᱱᱟ ᱱᱤᱛᱚᱜ ᱟᱹᱞᱤᱧ ᱟᱹᱣᱨᱤ ᱞᱤᱧ ᱫᱮᱡᱚᱜᱼᱟ ᱢᱟ ᱦᱚᱸᱜᱼᱚᱭ ᱱᱤᱛᱚᱜ ᱟᱹᱞᱤᱧ ᱞᱤᱧ ᱨᱟᱠᱟᱵᱚᱜ ᱠᱟᱱᱟ ᱱᱤᱛᱚᱜ ᱫᱚ ᱱᱚᱜᱼᱚᱭ ᱱᱚᱜᱼᱚᱭ ᱞᱤᱧ ᱨᱟᱠᱟᱵᱚᱜ ᱠᱟᱱᱟ ᱜᱟᱛᱮ ᱠᱚ ᱟᱨ ᱱᱚᱜᱼᱚ ᱱᱚᱰᱮ ᱯᱮ ᱧᱮᱞ ᱫᱟᱲᱮᱭᱟᱜᱼᱟ ᱚᱱᱟ ᱨᱟᱠᱟᱵᱚᱜ ᱡᱚᱠᱷᱮᱡ ᱜᱮ ᱠᱷᱤᱡᱩᱨ ᱡᱚ ᱟᱫᱚ ᱛᱟᱞᱟ ᱛᱟᱞᱟ ᱴᱷᱮᱡ ᱵᱟᱞᱮ ᱴᱷᱮᱡ ᱫᱚ ᱢᱮᱱᱫᱟ ᱠᱷᱤᱡᱩᱨ ᱡᱚᱢ ᱛᱮᱞᱟᱝ ᱪᱟᱞᱟᱜᱼᱟ ᱚᱱᱮ ᱜᱟᱛᱮ ᱠᱚ ᱧᱮᱞ ᱫᱟ ᱵᱟᱝ ᱵᱤᱞᱤᱭ ᱠᱟᱱᱟ ᱱᱤᱛᱚᱜ ᱫᱚ ᱵᱤᱞᱤ ᱡᱚᱠᱷᱮᱡ ᱦᱤᱡᱩᱜ ᱦᱩᱭᱩᱜᱼᱟ ᱦᱟᱸᱜ ᱵᱟᱯᱨᱮ ᱪᱚᱞᱚ ᱛᱚᱵᱮ ᱢᱟ ᱛᱚᱵᱮ ᱞᱤᱧ ᱢᱚᱦᱰᱟ ᱞᱮᱱ ᱜᱮ ᱧᱮᱞ ᱫᱟᱲᱮᱭᱟᱜᱼᱟ ᱯᱮ ᱦᱟᱱᱮ ᱦᱟᱱᱮ ᱪᱚᱴ ᱨᱟᱠᱟᱵᱚᱜ ᱦᱩᱭᱩᱜᱼᱟ ᱦᱟᱱᱮ

ᱚᱱᱠᱟ ᱜᱮ ᱡᱟᱦᱟᱸ ᱛᱤᱥ ᱟᱯᱮ ᱫᱮᱡᱚᱜ ᱨᱮᱭᱟᱜ ᱢᱚᱠᱟ ᱯᱮ ᱧᱟᱢᱟ ᱚᱱᱠᱟ ᱜᱮ ᱯᱮ ᱫᱮᱡᱚᱜᱼᱟ ᱴᱮᱠᱱᱤᱠ ᱦᱟᱱᱮ ᱯᱮ ᱧᱮᱞᱟ ᱩᱱᱤ ᱞᱮᱠᱟ ᱯᱮ ᱫᱮᱡᱚᱜᱼᱟ ᱜᱟᱛᱮ ᱠᱚ ᱱᱤᱛᱚᱜ ᱫᱚ ᱜᱟᱰᱟ ᱥᱮᱫ ᱞᱮ ᱦᱮᱡ ᱠᱟᱱᱟ ᱟᱨ ᱦᱟᱱᱮ ᱯᱮ ᱧᱮᱞ ᱫᱟ ᱪᱮᱠ ᱰᱮᱢ ᱪᱮᱠ ᱰᱮᱢ ᱠᱚ ᱵᱮᱱᱟᱣ ᱫᱟ ᱟᱨ ᱡᱮᱥᱤᱵᱤ ᱦᱟᱱᱮ ᱚᱱᱟᱛᱮ ᱫᱷᱤᱨᱤ ᱠᱚ ᱚᱪᱚᱜ ᱫᱟ ᱚᱸᱰᱮ ᱠᱷᱚᱡ ᱧᱮᱞ ᱫᱟᱲᱮᱭᱟᱜ ᱯᱮ ᱱᱚᱜᱼᱚᱭ ᱰᱩᱝᱨᱤ ᱠᱷᱚᱡ ᱞᱮ ᱦᱮᱡ ᱱᱟ ᱵᱩᱨᱩ ᱠᱷᱚᱡ ᱞᱮ ᱦᱮᱡ ᱱᱟ ᱟᱨ ᱱᱤᱛᱚᱜ ᱫᱚ ᱜᱟᱰᱟ ᱥᱮᱫ ᱞᱮ ᱦᱮᱡ ᱠᱟᱱᱟ ᱫᱟᱜ ᱧᱮᱞ ᱫᱟᱜ ᱧᱮᱞ ᱧᱮᱞ ᱟᱞᱮ ᱱᱚᱣᱟ ᱥᱤᱛᱩᱝ ᱨᱮ ᱱᱚᱰᱮ ᱫᱟᱜ ᱢᱮᱱᱟᱜᱼᱟ ᱥᱮ ᱵᱟᱹᱱᱩᱜᱼᱟ ᱚᱱᱟ ᱞᱮ ᱧᱮᱞ ᱫᱟ ᱜᱤᱫᱽᱨᱟᱹ ᱠᱚ ᱯᱩᱨᱟᱹ ᱯᱷᱩᱞ ᱢᱟᱥᱛᱤ ᱨᱮ ᱢᱮᱱᱟᱜ ᱠᱚᱣᱟ ᱦᱟᱱᱮ ᱯᱮ ᱧᱮᱞ ᱫᱟᱲᱮᱭᱟᱜᱼᱟ ᱜᱟᱛᱮ ᱠᱚ ᱧᱮᱞ ᱞᱟᱵᱲᱮ ᱜᱟᱰᱟ ᱜᱟᱰᱟ ᱨᱮᱫᱚ ᱢᱮᱱᱠᱷᱟᱱ ᱫᱟᱜ ᱫᱚ ᱵᱟᱹᱱᱩᱜᱼᱟ ᱟᱫᱚ ᱱᱚᱣᱟ ᱫᱚ ᱪᱮᱫ ᱤᱧ ᱢᱮᱱ ᱦᱚᱪᱚ ᱠᱮᱭᱟ ᱵᱚᱞᱮ ᱥᱚᱰᱚᱜ ᱜᱟᱰᱟ ᱰᱚᱵᱷᱟᱜ ᱱᱚᱣᱟ ᱫᱚ ᱰᱚᱵᱷᱟᱜ ᱠᱟᱱᱟ ᱱᱚᱜᱼᱚᱭ ᱟᱫᱚ ᱦᱟᱹᱠᱩ ᱜᱚᱡ ᱠᱚ ᱦᱩᱭᱩᱜᱼᱟ

ᱱᱩᱠᱩ ᱠᱟᱴᱠᱚᱢ ᱜᱟᱛᱮ ᱠᱚ ᱱᱩᱠᱩ ᱠᱟᱴᱠᱚᱢ ᱠᱟᱴᱠᱚᱢ ᱢᱮᱱᱟᱭᱟ ᱱᱩᱜᱼᱩ ᱱᱚᱰᱮ ᱱᱩᱭ

ᱱᱚᱜᱼᱚᱭ ᱫᱟᱠᱟ ᱟᱨ ᱱᱚᱜᱼᱚᱭ ᱩᱞ ᱪᱟᱹᱴᱱᱤ ᱠᱟᱱᱟ ᱱᱚᱣᱟ ᱫᱚ ᱩᱞ ᱪᱟᱹᱴᱱᱤ ᱯᱟᱯᱤᱛᱟ ᱩᱛᱩ ᱫᱟᱹᱞ ᱫᱟᱠᱟ ᱟᱨ ᱱᱚᱜᱼᱚᱭ ᱫᱚ ᱥᱤᱢ ᱡᱤᱞ ᱩᱛᱩ ᱱᱚᱜᱼᱚᱭ ᱵᱟᱞᱮᱴᱤᱭᱟᱜ ᱫᱚ ᱱᱚᱜᱼᱚᱭ ᱛᱟᱭ ᱴᱷᱤᱠ ᱜᱮ ᱜᱟᱛᱮ ᱠᱚ ᱛᱤᱠᱤᱱ ᱥᱮᱫ ᱫᱟᱠᱟ ᱡᱚᱢ ᱦᱩᱭᱩᱜ ᱠᱟᱱᱟ ᱢᱟ ᱛᱚᱵᱮ ᱫᱟᱠᱟ ᱠᱚ ᱡᱚᱢ ᱵᱟᱲᱟ ᱦᱩᱭ ᱞᱮᱱ ᱜᱮ

ᱟᱨ ᱥᱟᱥᱠᱨᱟᱭᱤᱵ ᱯᱮ ᱵᱮᱞ ᱵᱟᱴᱚᱱ ᱫᱚᱵᱟᱭ ᱟᱞᱚᱯᱮ ᱦᱤᱲᱤᱧᱟ ᱡᱚᱛᱚ ᱠᱚ ᱡᱚᱦᱟᱨ